ᱥᱤᱵᱤᱞ ᱠᱳᱰ ᱛᱚ ᱱᱚᱣᱟᱴᱟᱜ ᱡᱩᱫᱤ ᱞᱟᱹᱜᱩ ᱠᱷᱟᱱ ᱟᱵᱚ ᱵᱷᱟᱨᱚᱛ ᱵᱚᱨᱥ ᱨᱮᱱ ᱥᱟᱱᱛᱟᱲ ᱠᱚᱣᱟᱜ ᱪᱮᱫ ᱞᱮᱠᱟᱱ ᱮᱴᱠᱮᱴᱚᱬᱮ ᱯᱟᱲᱟᱣ ᱫᱟᱲᱮᱭᱟ ᱠᱚᱣᱟ ᱯᱨᱚᱛᱷᱚᱢ ᱢᱟ ᱡᱟᱦᱟᱸ ᱨᱮᱜᱮᱧ ᱞᱟᱹᱭᱟ ᱮᱴᱠᱮᱴᱚᱬᱮ ᱢᱟ ᱱᱤᱛ ᱨᱮᱜᱮ ᱢᱮᱱᱟᱜ ᱱᱤᱛ ᱨᱮ ᱤᱭᱩᱥᱤᱥᱤ ᱵᱟᱝ ᱞᱟᱹᱜᱩ ᱠᱟᱛᱮ ᱟᱵᱚ ᱞᱟᱹᱜᱤᱫ ᱯᱨᱤᱵᱷᱮᱱᱥᱚᱱ ᱚᱯᱷ ᱮᱴᱨᱚᱥᱤᱴᱤ ᱮᱠᱴ ᱢᱮᱱᱟᱜᱼᱟ ᱟᱵᱚᱣᱟᱜ ᱡᱩᱢᱤ ᱡᱟᱛᱮ ᱵᱟᱝ ᱱᱤᱞᱟᱹᱢᱚᱜ ᱚᱱᱟ ᱞᱟᱹᱜᱤᱫ ᱟᱞᱟᱫᱟ ᱟᱭᱤᱱ ᱢᱮᱱᱟᱜᱼᱟ ᱟᱵᱚᱣᱟᱜ ᱠᱟᱥᱴ ᱥᱟᱨᱴᱤᱯᱷᱤᱠᱮᱴ ᱵᱤᱥᱚᱭ ᱛᱮ ᱢᱮᱱᱟᱜᱼᱟ ᱮᱛᱚ ᱠᱤᱪᱷᱩ

ᱚᱱᱟ ᱡᱟᱭᱜᱟ ᱨᱮ ᱰᱮᱵᱷᱞᱚᱯᱢᱮᱱᱴ ᱞᱟᱹᱜᱤᱫ ᱢᱟᱛᱨᱚ ᱢᱤᱫ ᱴᱟᱠᱟ ᱤᱭᱟᱹ ᱞᱮᱱᱠᱷᱟᱱ ᱟᱛᱳ ᱚᱲᱟᱜ ᱨᱮ ᱠᱩᱲᱤ ᱯᱚᱭᱥᱟ ᱯᱚᱭᱥᱟ ᱟᱵᱚ ᱴᱨᱟᱭᱵᱮᱞ ᱮᱞᱟᱠᱟ ᱨᱮᱫᱚ ᱢᱚᱬᱮ ᱯᱚᱭᱥᱟ ᱦᱚᱸ ᱵᱟᱝ ᱛᱚ ᱱᱚᱣᱟ ᱦᱟᱯᱮᱱ ᱫᱤᱱ ᱨᱮ ᱡᱩᱫᱤ ᱱᱚᱝᱠᱟ ᱪᱟᱹᱞᱩ ᱞᱮᱱᱠᱷᱟᱱ ᱟᱵᱚ ᱫᱚ ᱨᱚᱲ ᱨᱮᱭᱟᱜ ᱫᱟᱣ ᱦᱚᱸ ᱵᱟᱵᱚᱱ ᱛᱟᱦᱮᱱᱟ ᱱᱚᱣᱟ ᱫᱚ ᱟᱨᱦᱚᱸ ᱜᱮ ᱵᱟᱝ ᱛᱚ ᱥᱮᱱᱴᱨᱟᱞ ᱜᱚᱵᱷᱚᱨᱱᱢᱮᱱᱴ ᱨᱮ ᱡᱟᱦᱟᱸᱭ ᱟᱵᱚ ᱟᱵᱚ ᱯᱤᱭᱮᱢ ᱯᱨᱚᱫᱷᱟᱱᱢᱚᱱᱛᱨᱤ ᱞᱟᱹᱭ ᱦᱚᱪᱚ ᱪᱮᱫ ᱢᱤᱫᱴᱤᱡ ᱚᱲᱟᱜ ᱨᱮ ᱪᱮᱫᱟᱜ ᱵᱟᱨᱭᱟ ᱱᱤᱭᱚᱢ ᱥᱮ ᱟᱭᱤᱱ ᱠᱟᱹᱱᱩᱱ ᱪᱟᱞᱟᱜᱼᱟ ᱢᱤᱫ ᱫᱤᱥᱚᱢ ᱢᱤᱫ ᱟᱹᱨᱤ ᱪᱟᱞᱟᱜᱼᱟ ᱥᱟᱶᱛᱮ ᱥᱮᱫᱟᱭ ᱫᱚ ᱟᱵᱚ ᱛᱤᱨᱞᱟᱹ ᱦᱚᱯᱚᱱ ᱠᱚᱵᱚᱱ

ᱱᱚᱜᱼᱚᱭ ᱡᱮ ᱟᱵᱚ ᱟᱹᱭᱤᱱ ᱵᱮᱱᱟᱣ ᱠᱚ ᱢᱮᱱᱮᱫ ᱛᱟᱵᱚᱱ ᱡᱮ ᱩᱱᱠᱩᱣᱟᱜ ᱥᱩᱵᱤᱫᱷᱟ ᱞᱟᱹᱜᱤᱫ ᱡᱩᱫᱤ ᱵᱚᱱ ᱧᱮᱞ ᱞᱮᱠᱷᱟᱱ ᱵᱷᱟᱨᱚᱛ ᱫᱤᱥᱚᱢ ᱨᱮ ᱡᱟᱦᱟᱸ ᱮᱡᱮᱱᱰᱟ ᱠᱚ ᱪᱟᱞᱟᱣᱮᱫ ᱠᱟᱱ ᱵᱟᱨᱭᱟ ᱮᱡᱮᱱᱰᱟ ᱢᱤᱫᱴᱮᱡ ᱡᱟᱦᱟᱸ ᱢᱚᱱᱩ ᱥᱚᱝᱦᱤᱛᱟ ᱨᱮ ᱢᱮᱱᱟᱜᱼᱟ ᱢᱤᱫᱴᱮᱡ ᱫᱚ ᱡᱟᱜᱽᱨᱚᱛ ᱫᱷᱚᱨᱚᱢ ᱥᱚᱝᱦᱤᱛᱟ ᱱᱚᱣᱟ ᱫᱚ ᱟᱹᱛᱩ ᱞᱮᱠᱟ ᱥᱟᱡᱟᱣ ᱵᱚᱱ ᱢᱮᱱᱮᱫᱟ ᱛᱚ ᱱᱚᱣᱟ ᱵᱟᱝ ᱠᱟᱛᱮ ᱟᱵᱚ ᱵᱚᱱ ᱢᱮᱱᱟ ᱵᱷᱟᱨᱚᱛ ᱵᱚᱨᱥᱚ ᱫᱚ ᱢᱤᱱᱤ ᱯᱨᱤᱛᱷᱤᱵᱤ ᱵᱚᱱ ᱢᱮᱛᱟᱜᱼᱟ ᱱᱚᱣᱟ ᱢᱤᱱᱤ ᱯᱨᱤᱛᱷᱤᱵᱤ ᱪᱮᱫᱟᱜ ᱟᱵᱚ ᱟᱭᱢᱟ ᱨᱚᱠᱚᱢ ᱵᱤᱥᱚᱭ ᱢᱮᱱᱟᱜ ᱨᱮ ᱵᱟᱧᱪᱟᱣ ᱢᱮᱱᱟᱜ ᱵᱚᱱᱟ ᱱᱚᱣᱟ ᱦᱩᱭ ᱞᱮᱱᱠᱷᱟᱱ ᱡᱚᱛᱚ ᱫᱤᱠ ᱜᱮ ᱥᱚᱢᱚᱥᱥᱟ ᱛᱚ ᱵᱟᱯᱤᱫᱟ ᱧᱮᱞᱚᱜ ᱠᱟᱱᱟ ᱱᱟᱣᱟ ᱜᱮ ᱫᱩ ᱦᱟᱡᱟᱨ ᱪᱷᱚᱭ ᱵᱚᱱ ᱚᱫᱷᱤᱠᱟᱨᱤ ᱵᱩᱲᱳ ᱟᱹᱜᱩ ᱥᱮ ᱮᱸᱜᱟ ᱠᱩᱴᱩᱠ ᱩᱫᱩᱜ ᱠᱟᱛᱮ ᱱᱟᱣᱟ ᱜᱮ ᱥᱚᱝᱥᱚᱫ ᱯᱟᱨᱞᱟᱢᱮᱱᱴ ᱨᱮ ᱯᱟᱥ ᱟᱠᱟᱱᱟ ᱵᱚᱱ ᱥᱚᱝᱨᱚᱠᱷᱚᱱ ᱟᱭᱤᱱ ᱱᱚᱣᱟ ᱞᱟᱹᱜᱩ ᱠᱟᱱᱟ ᱯᱨᱟᱭ ᱞᱟᱹᱭ ᱜᱟᱱᱚᱜᱼᱟ ᱞᱟᱹᱜᱩ ᱠᱟᱱᱟ ᱛᱚ ᱪᱮᱫ ᱞᱮᱠᱟ ᱮᱴᱠᱮᱴᱚᱬᱮ ᱯᱟᱲᱟᱣ ᱫᱟᱲᱮᱭᱟᱜᱼᱟ ᱟᱵᱚᱣᱟᱜ ᱥᱟᱱᱛᱟᱲ ᱠᱚ ᱱᱚᱣᱟ ᱫᱚ ᱟᱹᱰᱤ ᱢᱟᱨᱟᱝ ᱜᱮ ᱮᱴᱠᱮᱴᱚᱬᱮ ᱮᱠᱪᱩᱭᱟᱞᱤ ᱵᱚᱱᱟᱫᱷᱤᱠᱟᱨ ᱞᱟᱹᱜᱩ ᱠᱟᱱᱟ ᱡᱮ ᱟᱵᱚ ᱵᱚᱱᱟᱧᱪᱚᱞ ᱨᱮ ᱡᱟᱦᱟᱸᱭ ᱢᱮᱱᱟᱜ ᱵᱚᱱᱟ ᱚᱱᱟ ᱪᱮᱛᱟᱱ ᱟᱵᱚᱣᱟᱜ ᱚᱠᱟᱴᱟᱜ ᱚᱫᱷᱤᱠᱟᱨ ᱠᱟᱱᱟ ᱮᱠᱥᱚ ᱯᱟᱨᱥᱮᱱᱴ ᱡᱟᱛᱮ ᱵᱚᱱ ᱧᱟᱢ ᱟᱵᱚ ᱚᱸᱰᱮ ᱰᱤᱥᱤᱥᱚᱱ ᱵᱚᱱ ᱦᱟᱛᱟᱣ ᱫᱟᱲᱮᱜ ᱚᱱᱟ ᱠᱤᱱᱛᱩ ᱪᱮᱫ ᱪᱤᱠᱟᱹᱣ ᱠᱟᱱᱟ ᱢᱟᱛᱨᱚ ᱵᱟᱨᱭᱟ ᱯᱮᱭᱟ ᱨᱟᱡᱽᱡᱚ ᱨᱮᱜᱮ ᱞᱟᱹᱜᱩ ᱠᱟᱱᱟ ᱪᱮᱫᱟᱜ ᱟᱹᱫᱤᱵᱟᱹᱥᱤ ᱚᱫᱷᱩᱥᱤᱛ ᱮᱞᱟᱠᱟ ᱨᱮ ᱵᱟᱝ ᱞᱟᱹᱜᱩ ᱞᱮᱱᱟ ᱚᱱᱟ ᱢᱟ ᱵᱟᱝ ᱞᱟᱹᱜᱩ ᱠᱟᱛᱮ ᱚᱱᱟ ᱟᱨᱦᱚᱸ ᱠᱚ ᱦᱟᱞᱠᱟ ᱠᱮᱫᱟ ᱛᱟᱦᱚᱞᱮ ᱪᱮᱫ ᱪᱤᱠᱟᱹᱜᱼᱟ ᱡᱮᱢᱚᱱ ᱠᱤᱪᱷᱩ ᱫᱤᱱ ᱞᱟᱦᱟ ᱨᱮᱵᱚᱱ ᱧᱮᱞ ᱞᱮᱫᱟ ᱡᱷᱟᱲᱠᱷᱚᱸᱰ ᱨᱮ ᱟᱵᱚ ᱟᱹᱫᱤᱵᱟᱹᱥᱤ ᱨᱟᱡᱽ ᱢᱮᱱᱟᱜᱼᱟ ᱛᱟᱦᱚᱞᱮ ᱠᱤᱪᱷᱩ ᱦᱚᱲ ᱢᱟᱱᱮ ᱦᱚᱲ ᱠᱚ ᱞᱟᱜᱟᱭᱮᱫ ᱠᱚᱣᱟ ᱡᱮᱥᱤᱯᱤ ᱛᱮ ᱦᱚᱲ ᱠᱚ ᱞᱟᱜᱟᱭᱮᱫ ᱠᱚᱣᱟ ᱚᱲᱟᱜ ᱠᱚ ᱨᱟᱹᱯᱩᱫ ᱮᱫᱟ ᱛᱚ ᱱᱚᱣᱟ ᱡᱩᱫᱤ ᱦᱩᱭ ᱞᱮᱱᱠᱷᱟᱱ ᱥᱮᱛᱟ ᱥᱩᱠᱨᱤ ᱞᱮᱠᱟ ᱠᱚ ᱞᱟᱜᱟ ᱠᱚᱣᱟ ᱱᱚᱣᱟ ᱫᱚ ᱡᱚᱛᱚ ᱫᱤᱠ ᱜᱮ ᱯᱨᱚᱵᱞᱮᱢ ᱢᱚᱱᱤᱯᱩᱨ ᱨᱮᱱᱟᱜ ᱠᱮᱥ ᱵᱚᱱ ᱧᱮᱞ ᱟᱠᱟᱫᱼᱟ ᱡᱮ ᱯᱨᱟᱭ ᱢᱤᱫ ᱫᱮᱵᱚ ᱫᱚ ᱥᱚᱴᱷᱤᱠ ᱟᱭᱤᱱ ᱵᱤᱪᱟᱨ ᱵᱟᱝ ᱦᱩᱭ ᱟᱠᱟᱱᱟ ᱢᱤᱫ ᱥᱚ ᱯᱚᱸᱪᱟᱛᱛᱚᱨ ᱡᱚᱱ ᱜᱟᱱ ᱠᱚ ᱜᱚᱡ ᱟᱠᱟᱱᱟ ᱟᱨ ᱯᱨᱟᱭ ᱯᱚᱧᱪᱟᱥ ᱦᱟᱡᱟᱨ ᱞᱮᱠᱟ ᱵᱮᱜᱷᱚᱨ ᱜᱮᱭᱟ ᱠᱚ ᱥᱮ ᱛᱟᱹᱵᱩ ᱠᱚᱨᱮ ᱢᱮᱱᱟᱜ ᱠᱚᱣᱟ ᱪᱤᱠᱟᱹᱛᱮ ᱥᱚᱢᱵᱷᱚᱵ

ᱮᱢ ᱫᱟᱲᱟ ᱠᱚᱭ ᱥᱮ ᱵᱟᱝ ᱟᱪᱷᱮ ᱞᱮᱭᱟ ᱛᱚ ᱟᱥᱚᱜ ᱠᱟᱱᱟ ᱛᱤᱦᱤᱧ ᱡᱟᱦᱟᱸ ᱵᱚᱱ ᱡᱟᱣᱨᱟᱣ ᱠᱟᱱᱟ ᱛᱤᱦᱤᱧ ᱡᱟᱦᱟᱸ ᱡᱚᱢᱮᱞ ᱟᱭ ᱡᱚᱛᱚ ᱠᱷᱚᱱ ᱢᱚᱡᱽ ᱵᱤᱥᱚᱭ ᱦᱩᱭᱩᱜ ᱠᱟᱱᱟ ᱛᱤᱦᱤᱧ ᱟᱹᱫᱤᱵᱟᱹᱥᱤ ᱵᱚᱱ ᱡᱟᱢᱟᱣ ᱠᱟᱱᱟ ᱛᱤᱦᱤᱧ ᱥᱟᱱᱛᱟᱲ ᱢᱚᱛᱚ ᱫᱚ ᱱᱚᱣᱟ ᱫᱚ ᱥᱚᱨᱠᱟᱨ ᱴᱷᱮᱱ ᱵᱟᱨᱛᱟ ᱚᱵᱚᱥᱥᱳᱭ ᱪᱟᱞᱟᱜᱼᱟ ᱟᱨ ᱥᱤᱭᱟᱨᱟᱭ ᱵᱚᱱ ᱢᱮᱱ ᱥᱮ ᱡᱟᱦᱟᱱᱟᱜ ᱵᱚᱱ ᱢᱮᱱ ᱯᱨᱮᱥᱟᱨ ᱠᱨᱤᱭᱮᱴ ᱠᱟᱛᱮ ᱡᱮ ᱱᱚᱝᱠᱟ ᱟᱭᱢᱟ ᱠᱤᱪᱷᱩ ᱵᱮᱱᱟᱜ ᱛᱤᱦᱤᱧ ᱡᱟᱦᱟᱸ ᱯᱨᱮᱥᱟᱨ ᱵᱚᱱ ᱠᱨᱤᱭᱮᱴ ᱠᱟᱜ ᱯᱟᱥᱮᱡ ᱱᱚᱣᱟ ᱯᱚᱨ ᱫᱚ ᱦᱩᱭᱩᱜ ᱨᱮᱭᱟᱜ ᱥᱩᱡᱳᱜᱽ ᱫᱚ ᱵᱟᱝ ᱞᱮᱠᱟ ᱜᱮ ᱧᱮᱞᱚᱜ ᱠᱟᱱᱟ ᱟᱨ ᱠᱳᱨᱴ ᱮ ᱨᱟᱭ ᱮᱢ ᱟᱠᱟᱫ ᱡᱟᱦᱟᱸ ᱜᱮ ᱯᱷᱮᱠ ᱮᱥ ᱴᱤ ᱠᱚ ᱦᱩᱭᱩᱜ ᱠᱟᱱᱟ ᱚᱱᱟ ᱫᱨᱩᱛᱚ ᱟᱡ ᱮ ᱥᱚᱝᱥᱳᱫᱷᱚᱱᱟ ᱟᱨ ᱡᱟᱦᱟᱸ ᱜᱮ ᱱᱤᱭᱟᱹ ᱛᱟᱭᱱᱚᱢ ᱡᱟᱦᱟᱸ ᱜᱮ ᱢᱟᱱᱮ ᱴᱟᱭᱴᱮᱞ ᱠᱚ ᱵᱟᱝ ᱦᱩᱭᱩᱜᱼᱟ ᱮᱥ ᱴᱤ ᱥᱟᱞᱟᱜ ᱚᱱᱟ ᱠᱚᱫᱚ ᱰᱟᱭᱨᱮᱠᱴ ᱰᱤ ᱮᱢ ᱠᱷᱚᱱ ᱵᱷᱮᱨᱤᱯᱷᱟᱭ ᱠᱟᱛᱮ ᱠᱟᱱᱟ ᱚᱱᱟᱴᱟᱜ ᱥᱟᱵᱢᱤᱴᱚᱜᱼᱟ ᱟᱨ ᱡᱟᱦᱟᱸ ᱜᱮ ᱯᱷᱮᱠ ᱮᱥ ᱴᱤ ᱚᱱᱟ ᱠᱤᱱᱛᱩ ᱨᱤᱡᱮᱠᱴ ᱛᱟᱠᱚᱣᱟ ᱟᱨ ᱛᱤᱱᱟᱹᱜ ᱵᱷᱚᱨᱥᱟ ᱟᱭ ᱵᱷᱚᱨᱥᱟᱢ ᱧᱟᱢᱮᱜᱼᱟ ᱱᱚᱣᱟ ᱱᱚᱣᱟ ᱠᱚ ᱪᱮᱫᱟᱜ ᱤᱧ ᱵᱞᱚᱠ ᱨᱮ ᱡᱮᱦᱮᱛᱩᱧ ᱠᱟᱹᱢᱤ ᱠᱟᱱᱟ ᱱᱚᱣᱟ ᱛᱟᱜᱮ ᱢᱚᱛᱷᱚᱱ ᱮᱡᱩᱠᱮᱥᱚᱱ ᱢᱮᱱᱟᱜᱼᱟ ᱤᱧ ᱦᱚᱸ ᱱᱚᱣᱟ ᱚᱯᱷᱤᱥᱤᱭᱟᱞ ᱵᱷᱟᱵᱮᱧ ᱧᱟᱢ ᱟᱠᱟᱫᱟ ᱤᱧᱟᱹᱜ ᱵᱞᱚᱠ ᱨᱮᱫᱚ ᱠᱤᱪᱷᱩ ᱤᱧᱜᱤᱧ ᱛᱚᱫᱚᱱᱛᱚ ᱟᱠᱟᱫᱟ ᱤᱧᱟᱹᱜ ᱵᱞᱚᱠ ᱨᱮ ᱡᱩᱫᱤᱧ ᱞᱟᱹᱭ ᱠᱮᱫᱟ ᱮᱠᱛᱨᱤᱥᱴᱤ ᱱᱚᱝᱠᱟ ᱦᱮᱡ ᱟᱠᱟᱱᱟ ᱠᱤᱥᱟᱹ ᱛᱟᱨ ᱢᱚᱫᱽᱫᱷᱮ ᱨᱮ ᱵᱟᱨᱚᱴᱤ ᱫᱚ ᱚᱞᱨᱮᱰᱤ ᱨᱤᱡᱮᱠᱴᱚᱜ ᱠᱟᱱ ᱜᱮᱭᱟ ᱟᱨ ᱡᱟᱦᱟᱸ ᱟᱫᱟᱨᱥ ᱟᱫᱟᱨᱥ ᱡᱮᱴᱟ ᱡᱮᱵᱚᱱ ᱧᱮᱞ ᱟᱠᱟᱫ ᱢᱚᱱᱰᱚᱞ ᱠᱚ ᱢᱮᱱᱟᱜ ᱠᱚ ᱦᱟᱱᱟ ᱢᱟᱹᱱᱤᱠ ᱪᱚᱠ ᱯᱩᱞᱤᱥ ᱠᱚ ᱢᱤᱫᱴᱮᱱ ᱵᱞᱚᱠ ᱨᱮᱜᱮ ᱫᱩ ᱦᱟᱡᱟᱨ ᱱᱚᱝᱠᱟ ᱠᱮᱥ ᱢᱮᱱᱟᱜᱼᱟ ᱟᱨ ᱠᱤᱪᱷᱩ ᱠᱮᱥ ᱫᱚ ᱢᱮᱱᱟᱜᱼᱟ ᱡᱮᱴᱟᱧ ᱧᱮᱞ ᱠᱤᱫᱟᱹᱧ ᱟᱵᱚ ᱦᱚᱲ ᱛᱤᱨᱞᱟᱹ ᱮᱴᱟᱜ ᱡᱟᱹᱛᱤ ᱨᱮᱠᱚ ᱵᱟᱯᱞᱟᱣ ᱠᱟᱱᱟ ᱢᱩᱨᱢᱩ ᱢᱚᱱᱰᱚᱞ ᱢᱩᱨᱢᱩ ᱢᱟᱦᱟᱛᱚ ᱢᱩᱨᱢᱩ ᱜᱷᱳᱥ ᱠᱚᱭ ᱚᱞ ᱫᱟ ᱱᱚᱣᱟ ᱨᱮᱭᱟᱜ ᱡᱟᱦᱟᱸ ᱥᱚᱝᱵᱤᱫᱷᱟᱱ ᱨᱮ ᱟᱵᱚ ᱯᱟᱥᱮᱡ ᱱᱚᱣᱟ ᱵᱤᱥᱚᱭ ᱛᱮ ᱥᱩᱯᱨᱤᱢ ᱠᱳᱨᱴ ᱨᱮ ᱯᱤᱞ ᱦᱩᱭ ᱯᱤᱞ ᱦᱩᱭᱩᱜ ᱛᱟᱵᱚᱱᱟ ᱟᱨ ᱢᱤᱫᱴᱤᱡ ᱠᱟᱛᱷᱟ ᱡᱮᱴᱟ ᱫᱚ ᱦᱩᱭᱩᱜ ᱠᱟᱱᱟ ᱛᱮᱦᱮᱧᱟᱜ ᱱᱩᱱᱟᱹᱜ ᱢᱟᱨᱟᱝ ᱡᱚᱢᱮᱞᱟᱭ ᱡᱟᱦᱟᱸ ᱭᱩᱱᱟᱭᱴᱮᱰ ᱯᱷᱨᱚᱢ ᱚᱯᱷ ᱚᱞ ᱟᱹᱫᱤᱵᱟᱹᱥᱤ ᱚᱨᱜᱟᱱᱟᱭᱡᱮᱥᱚᱱ ᱨᱮ ᱫᱚᱦᱚ ᱠᱟᱜ ᱯᱨᱟᱭ ᱞᱟᱹᱭ ᱜᱟᱱᱚᱜᱼᱟ ᱯᱩᱱ ᱜᱮᱞ ᱛᱩᱨᱩᱭ ᱜᱚᱴᱟᱝ ᱠᱷᱚᱱ ᱵᱟᱹᱲᱛᱤ ᱥᱚᱝᱜᱚᱴᱷᱚᱱ ᱛᱚ ᱱᱩᱱᱟᱹᱜ ᱦᱚᱲ ᱡᱟᱣᱨᱟ ᱠᱟᱛᱮ ᱪᱮᱫ ᱞᱮᱠᱟ ᱟᱭᱢᱟ ᱧᱮᱞᱚᱜ ᱠᱟᱱᱟ ᱟᱵᱚᱣᱟᱜ ᱡᱟᱦᱟᱸ ᱰᱤᱢᱟᱱᱰ ᱚᱱᱟ ᱠᱤ ᱥᱟᱨ ᱥᱟᱹᱜᱩᱱᱚᱜᱼᱟ ᱢᱮᱱᱛᱮ ᱰᱤᱢᱟᱱᱰ ᱫᱚ ᱩᱱ ᱥᱚᱢᱚᱭ ᱜᱮ ᱥᱟᱨ ᱥᱟᱹᱜᱩᱱᱚᱜᱼᱟ ᱱᱚᱰᱮ ᱡᱟᱦᱟᱸ ᱵᱚᱱ ᱡᱟᱣᱨᱟ ᱟᱠᱟᱱᱟ ᱱᱚᱣᱟ ᱫᱚ ᱞᱟᱹᱲᱦᱟᱹᱭ ᱨᱮ ᱮᱦᱚᱵ ᱛᱮ ᱟᱵᱚ ᱦᱚᱲᱟᱜ ᱢᱤᱫᱴᱮᱱ ᱫᱩᱠ ᱵᱷᱨᱟᱱᱛᱤ ᱢᱮᱱᱟᱜᱼᱟ ᱡᱟᱦᱟᱸ ᱡᱟᱭᱜᱟ ᱨᱮ ᱥᱚᱢᱚᱥᱥᱟ ᱦᱩᱭᱱᱟ ᱢᱤᱫᱴᱮᱱ ᱟᱱᱫᱳᱞᱚᱱ ᱩᱴᱩ ᱠᱮᱫᱟ ᱚᱱᱟ ᱫᱚ ᱵᱟᱝ ᱠᱟᱱᱟ ᱛᱮᱦᱮᱧ ᱚᱠᱚᱭᱴᱟᱜ ᱜᱚᱜᱚ ᱵᱟᱵᱟ ᱱᱚᱣᱟᱭ ᱵᱟᱰᱟᱭ ᱠᱮᱫ ᱚᱠᱚᱭᱴᱟᱜ ᱢᱟᱹᱭ ᱜᱤᱫᱽᱨᱟᱹ ᱵᱟᱰᱟᱭ ᱠᱮᱫ ᱚᱠᱚᱭᱴᱟᱜ ᱵᱟᱹᱵᱩ ᱜᱤᱫᱽᱨᱟᱹ ᱵᱟᱰᱟᱭ ᱠᱮᱫ ᱱᱚᱣᱟ ᱡᱟᱛᱮ ᱪᱟᱞᱟᱣ ᱠᱟᱛᱮ ᱟᱭᱟᱜ ᱡᱮᱞᱟ ᱨᱮ ᱟᱞᱳᱪᱚᱱᱟ ᱟᱭᱟᱜ ᱢᱩᱞᱩᱠ ᱨᱮ ᱟᱞᱳᱪᱚᱱᱟ ᱟᱭᱟᱜ ᱟᱛᱳ ᱨᱮ ᱟᱞᱳᱪᱚᱱᱟ ᱡᱟᱦᱟᱸ ᱡᱟᱭᱜᱟ ᱨᱮ ᱱᱚᱝᱠᱟ ᱥᱚᱢᱚᱥᱥᱟ ᱧᱮᱞ ᱞᱮᱠᱷᱟᱡ ᱩᱱᱤ ᱨᱮᱱ ᱩᱨᱫᱷᱚᱛᱚᱢ ᱡᱟᱦᱟᱸ ᱪᱮᱛᱟᱱ ᱨᱮ ᱢᱮᱱᱟᱭ ᱟᱭᱤᱱᱜᱚᱛᱚ ᱡᱟᱦᱟᱸ ᱤᱭᱟᱹ ᱡᱮᱢᱚᱱ ᱦᱟᱸᱜ ᱤᱧ ᱞᱟᱹᱭ ᱯᱮᱭᱟ ᱤᱧ ᱫᱚ ᱢᱚᱴᱟᱢᱩᱴᱤ ᱯᱮ ᱧᱮᱞ ᱴᱷᱤᱠ ᱠᱟᱹᱫᱤᱧᱟ ᱡᱟᱦᱟᱱᱟᱜ ᱥᱚᱢᱚᱥᱥᱟ ᱦᱩᱭᱱᱟ ᱯᱩᱨᱩᱞᱤᱭᱟ ᱠᱷᱚᱱ ᱢᱤᱫ ᱦᱚᱲᱮ ᱯᱷᱚᱨᱣᱟᱨᱰ ᱟᱹᱫᱤᱧᱟ ᱠᱚᱯᱤ ᱫᱟ ᱱᱚᱰᱮ ᱯᱷᱮᱠ ᱥᱴᱤᱞ ᱧᱮᱞ ᱟᱠᱟᱫᱟ ᱠᱤᱱᱛᱩ ᱢᱤᱫ ᱫᱤᱱ ᱦᱚᱸ ᱵᱟᱹᱧ ᱧᱮᱞ ᱞᱮᱫᱟ ᱡᱟᱦᱟᱸᱭ ᱵᱟᱹᱵᱩ ᱠᱚ ᱡᱟᱦᱟᱸᱭ ᱥᱴᱮᱯ ᱠᱚ ᱦᱟᱛᱟᱣ ᱟᱠᱟᱫᱟ ᱟᱨ ᱠᱚ ᱢᱤᱛᱟᱹᱧ ᱠᱟᱱᱟ ᱦᱚᱸᱜᱼᱚᱭ ᱫᱟᱫᱟ ᱥᱴᱮᱯ ᱞᱮ ᱦᱟᱛᱟᱣ ᱟᱠᱟᱫᱟ ᱞᱟᱹᱭᱛᱮ ᱵᱟᱢ ᱯᱟᱹᱛᱭᱟᱹᱜᱼᱟ ᱫᱤᱱ ᱨᱮ ᱱᱚᱝᱠᱟᱱ ᱟᱭᱢᱟ ᱠᱮᱥ ᱤᱧ ᱧᱟᱢᱟ ᱢᱟ ᱵᱟᱹᱵᱩ ᱫᱟ ᱱᱚᱣᱟ ᱥᱴᱮᱯ ᱦᱟᱛᱟᱣ ᱢᱮ ᱛᱚ ᱱᱚᱣᱟ ᱱᱚᱰᱮ ᱠᱷᱚᱱ ᱪᱮᱫ ᱠᱟᱛᱮ ᱟᱵᱚ ᱡᱩᱫᱤ ᱯᱨᱚᱛᱮᱠᱴᱤ ᱦᱚᱲ ᱱᱚᱰᱮ ᱡᱟᱦᱟᱸ ᱵᱚᱱ ᱦᱮᱡ ᱟᱠᱟᱱ ᱱᱚᱰᱮ ᱫᱚᱥ ᱯᱟᱨᱥᱮᱱᱴ ᱦᱚᱲ ᱦᱚᱸ ᱡᱩᱫᱤ ᱟᱵᱚ ᱟᱛᱳ ᱚᱲᱟᱜ ᱨᱮ ᱥᱴᱮᱯ ᱵᱚᱱ ᱦᱟᱛᱟᱣ ᱞᱮᱠᱷᱟᱡ ᱱᱚᱣᱟ ᱨᱮᱭᱟᱜ ᱚᱵᱚᱥᱥᱳᱭ ᱵᱚᱱ ᱞᱟᱹᱲᱦᱟᱹᱭ ᱛᱚ ᱵᱟᱹᱵᱤᱫᱟᱢ ᱯᱩᱨᱩᱞᱤᱭᱟᱹ ᱠᱟᱛᱷᱟᱢ ᱞᱟᱹᱭᱟ ᱡᱟᱦᱟᱸ ᱜᱮ ᱚᱱᱟ ᱢᱩᱞ ᱤᱥᱩ ᱨᱮᱜᱮ ᱛᱤᱸᱜᱩ ᱠᱟᱱᱟ ᱯᱩᱨᱩᱞᱤᱭᱟᱹ ᱨᱮᱱᱟᱜ ᱴᱷᱩᱴᱠᱟ ᱰᱮᱢ ᱯᱨᱚᱡᱮᱠᱴ ᱥᱟᱶᱛᱮ ᱵᱟᱸᱫᱩᱣᱟ ᱰᱮᱢ ᱛᱟᱯᱚᱨᱮ ᱠᱟᱴᱷᱟᱞ ᱡᱚᱞ ᱟᱹᱰᱤ ᱟᱭᱢᱟ ᱞᱮᱠᱟᱱᱟᱜ ᱚᱱᱟ ᱥᱟᱶᱛᱮ ᱱᱟᱦᱟᱜ ᱱᱤᱛᱚᱜ ᱧᱮᱞᱚᱜ ᱠᱟᱱᱟ ᱡᱮ ᱡᱟᱦᱟᱸ ᱞᱩᱜᱩ ᱵᱩᱨᱩ ᱡᱷᱟᱲᱠᱷᱚᱸᱰ ᱨᱮᱱᱟᱜ ᱞᱩᱜᱩ ᱵᱩᱨᱩ ᱨᱮ ᱠᱤᱱᱛᱩ ᱥᱚᱨᱠᱟᱨᱟᱜ ᱱᱚᱡᱚᱨ ᱧᱮᱞᱚᱜ ᱠᱟᱱᱟ ᱛᱚ ᱟᱢ ᱥᱟᱶᱛᱟ ᱫᱚᱨᱚᱫᱤᱭᱟᱹ ᱥᱮ ᱟᱵᱚ ᱯᱟᱨᱜᱟᱱᱟ ᱞᱮᱠᱟᱛᱮ ᱢᱮᱱᱟᱜ ᱢᱮᱭᱟ ᱛᱚ ᱚᱱᱠᱟ ᱞᱮᱠᱟᱛᱮ ᱡᱷᱚᱛᱚ ᱡᱟᱭᱜᱟ ᱟᱹᱫᱤᱵᱟᱹᱥᱤ ᱪᱮᱛᱟᱱ ᱨᱮᱜᱮ ᱱᱟᱦᱟᱪᱟᱨ ᱚᱱᱟ ᱵᱩᱨᱩ ᱠᱷᱚᱱ ᱵᱤᱨ ᱠᱷᱚᱱ ᱠᱚ ᱞᱟᱜᱟᱭ ᱵᱚᱱᱟ ᱪᱮᱫ ᱪᱷᱤᱭᱟᱛᱚᱨ ᱛᱚᱢ ᱥᱟᱹᱫᱷᱤᱱ ᱠᱟᱛᱮ ᱜᱮ ᱥᱟᱹᱫᱷᱤᱱ ᱢᱮᱱᱟᱜ ᱵᱚᱱᱟ ᱟᱢ ᱪᱮᱫ ᱵᱟᱝ ᱟᱵᱚ ᱡᱟᱦᱟᱸ ᱡᱟᱭᱜᱟ ᱨᱮᱵᱚᱱ ᱪᱟᱞᱟᱣ ᱞᱮᱱᱠᱷᱟᱱ ᱟᱵᱚ ᱡᱩᱫᱤ ᱵᱚᱱ ᱞᱟᱹᱲᱦᱟᱹᱭᱚᱜᱼᱟ ᱧᱮᱞᱟᱵᱚᱱ ᱚᱠᱚᱭᱴᱟ ᱫᱩᱨᱵᱚᱞᱤᱭᱟ ᱩᱱᱤ ᱜᱮ ᱮᱴᱟᱠ ᱭᱟ ᱡᱟᱦᱟᱸ ᱠᱚ ᱢᱮᱛᱟ ᱤᱝᱞᱤᱥ ᱛᱮ ᱥᱚᱯ ᱴᱟᱨᱜᱮᱴ ᱛᱚ ᱟᱵᱚ ᱡᱩᱫᱤ ᱵᱚᱱ ᱢᱮᱱ ᱠᱷᱟᱡ ᱢᱤᱫᱴᱮ ᱫᱤᱥᱚᱢ ᱫᱚ ᱟᱭᱢᱟ ᱱᱤᱛᱤ ᱛᱮ ᱪᱟᱞᱟᱜ ᱥᱚᱢᱟᱡᱽ ᱱᱤᱛᱤ ᱨᱟᱡᱽᱱᱤᱛᱤ ᱚᱨᱛᱷᱚᱱᱤᱛᱤ ᱟᱵᱚ ᱫᱚ ᱡᱟᱦᱟᱸ ᱴᱮᱠᱱᱤᱠᱟᱞ ᱱᱤᱛᱤ ᱟᱵᱚ ᱡᱮᱢᱚᱱ ᱡᱟᱦᱟᱸᱭ ᱦᱚᱲ ᱢᱮᱱᱟᱜ ᱠᱚ ᱠᱩᱞᱤ ᱠᱚᱢ ᱤᱭᱩ ᱥᱤᱥᱤ ᱫᱚ ᱪᱮᱫ ᱠᱟᱱᱟ ᱩᱱᱤ ᱫᱚ ᱵᱟᱭ ᱵᱟᱰᱟᱭᱟ ᱩᱱᱤ ᱫᱚ ᱡᱮᱢᱚᱱ ᱱᱚᱣᱟ ᱡᱟᱦᱟᱸ ᱞᱟᱹᱭ ᱠᱮᱫ ᱛᱟᱵᱚᱱᱟ ᱞᱩᱜᱩ ᱵᱩᱨᱩ ᱚᱱᱟ ᱨᱮᱭᱟᱜ ᱤᱛᱤᱦᱟᱥ ᱪᱮᱫ ᱠᱟᱱᱟ ᱟᱵᱚ ᱫᱚ ᱩᱱᱟᱹᱜ ᱰᱷᱮᱨ ᱫᱚ ᱵᱟᱵᱚᱱ ᱞᱟᱦᱟᱭᱟ ᱡᱟᱥᱴ ᱠᱷᱟᱹᱞᱤ ᱵᱚᱨᱛᱚᱢᱟᱱ ᱵᱚᱱ ᱧᱮᱞ ᱛᱚ ᱤᱧ ᱱᱮᱦᱚᱨᱚᱜ ᱟᱵᱚ ᱦᱚᱲ ᱠᱚ ᱡᱟᱛᱮ ᱚᱱᱟ ᱵᱚᱱ ᱪᱚᱨᱪᱟᱭ ᱢᱟ ᱚᱠᱚᱭ ᱠᱚ ᱵᱟᱠᱚ ᱵᱟᱰᱟᱭᱟ ᱩᱱᱠᱩ ᱵᱚᱱ ᱵᱩᱡᱷᱟᱹᱣ ᱠᱚ ᱢᱟ ᱪᱮᱫᱟᱜ ᱥᱮ ᱚᱸᱰᱮ ᱥᱚᱨᱠᱟᱨ ᱠᱤᱪᱷᱩ ᱠᱷᱚᱱ ᱞᱟᱦᱟᱨᱤᱧ ᱞᱟᱹᱭ ᱠᱮᱫ ᱟᱭᱟᱜ ᱡᱟᱦᱟᱸ ᱢᱚᱱᱩ ᱥᱚᱝᱦᱤᱛᱟ ᱛᱮ ᱤᱫᱤᱭ ᱢᱮᱱᱫᱟ ᱛᱚ ᱱᱚᱣᱟ ᱥᱚᱝᱵᱤᱫᱷᱟᱱ ᱵᱷᱟᱵᱮ ᱫᱚ ᱤᱫᱤ ᱵᱟᱭ ᱢᱮᱱᱫᱟ ᱚᱱᱟ ᱤᱫᱤ ᱞᱮᱠᱷᱟᱡ ᱫᱚᱭ ᱞᱟᱦᱟ ᱫᱟᱲᱮᱜ ᱜᱮᱭᱟ ᱛᱤᱱᱟᱹᱜ ᱫᱤᱱ ᱟᱵᱚ ᱵᱟᱵᱚᱱ ᱟᱣᱟᱨᱱᱮᱥ ᱚᱸᱰᱮ ᱡᱚᱢᱮᱞᱟᱭ ᱠᱟᱛᱮ ᱢᱤᱫᱴᱮᱱ ᱟᱹᱰᱤ ᱢᱟᱨᱟᱝ ᱵᱚᱱ ᱟᱸᱫᱳᱲ ᱵᱚᱱ ᱨᱟᱠᱟᱵ ᱠᱮᱫᱟ ᱱᱚᱣᱟ ᱡᱟᱛᱮ ᱥᱚᱨᱠᱟᱨ ᱴᱷᱮᱱ ᱦᱚᱸ ᱪᱟᱞᱟᱜ ᱢᱟ ᱡᱮ ᱱᱩᱠᱩ ᱦᱚᱲ ᱵᱟᱠᱚ ᱦᱤᱲᱤᱧ ᱟᱠᱟᱫᱟ ᱱᱚᱣᱟ ᱯᱚᱨ ᱰᱤᱥᱴᱨᱤᱠᱴ ᱨᱮ ᱟᱸᱫᱳᱲ ᱪᱟᱞᱟᱜ ᱢᱟ ᱢᱩᱪᱟᱹᱫ ᱠᱩᱠᱞᱤ ᱛᱮᱦᱮᱧᱟᱜ ᱡᱚᱢᱞᱟᱭ ᱦᱟᱯᱮᱱ ᱫᱤᱱ ᱨᱮ ᱡᱩᱣᱟᱹᱱ ᱠᱚ ᱥᱟᱶᱛᱮ ᱥᱟᱱᱟᱢ ᱥᱟᱱᱛᱟᱲ ᱵᱤᱨ ᱵᱟᱱᱴᱟ ᱠᱚ ᱤᱫᱤ ᱠᱟᱛᱮ ᱪᱮᱫ ᱮᱢ ᱢᱮᱱ ᱦᱚᱪᱚᱭᱟ ᱛᱮᱦᱮᱧᱟᱜ ᱱᱩᱱᱟᱹᱜ ᱢᱟᱨᱟᱝ ᱦᱩᱞᱥᱟᱹ ᱡᱚᱢᱞᱟᱭ ᱛᱟᱞᱟ ᱛᱮᱦᱮᱧ ᱡᱚᱛᱚ ᱠᱷᱚᱱ ᱢᱚᱡᱽ ᱤᱧ ᱟᱹᱭᱠᱟᱹᱣ ᱮᱫᱟ ᱱᱚᱣᱟ ᱞᱟᱦᱟᱨᱮ ᱟᱭᱢᱟ ᱠᱤᱪᱷᱩ ᱵᱚᱱ ᱠᱚᱨᱟᱣ ᱠᱟᱜ ᱩᱱᱟᱹᱜ ᱜᱚᱜᱚ ᱛᱟᱠᱚᱣᱟᱜ ᱥᱮ ᱵᱟᱹᱵᱩ ᱛᱟᱠᱚᱣᱟᱜ ᱯᱟᱹᱴᱷᱩᱣᱟᱹ ᱠᱚ ᱩᱱᱟᱹᱜ ᱯᱟᱨᱴᱤᱥᱤᱯᱮᱴ ᱵᱟᱵᱚᱱ ᱧᱮᱞ ᱟᱠᱟᱫ ᱥᱮ ᱟᱫᱟᱨᱥ ᱡᱟᱦᱟᱸᱭ ᱟᱹᱫᱤᱵᱟᱹᱥᱤ ᱠᱚ ᱢᱮᱱᱟᱜ ᱱᱤᱭᱟᱹ ᱵᱟᱨ ᱫᱚ ᱯᱨᱚᱛᱷᱚᱢ ᱵᱟᱨ ᱧᱮᱞᱚᱜ ᱠᱟᱱᱟ ᱡᱮ ᱟᱫᱟᱨᱥ ᱯᱟᱹᱴᱷᱩᱣᱟᱹ ᱠᱚᱣᱟᱜ ᱜᱚᱜᱚ ᱛᱟᱠᱚᱣᱟᱜ ᱥᱮ ᱮᱴᱟᱜ ᱟᱹᱫᱤᱵᱟᱹᱥᱤ ᱠᱚᱣᱟᱜ ᱦᱚᱸ ᱟᱹᱰᱤ ᱢᱚᱡᱽ ᱯᱟᱨᱴᱤᱥᱤᱯᱮᱴ ᱢᱮᱱᱟᱜᱼᱟ ᱛᱚ ᱤᱧ ᱫᱚᱧ ᱵᱩᱡᱷᱟᱹᱣᱟ ᱮᱠᱮ ᱚᱯᱚᱨ ᱠᱮ ᱵᱚᱱ ᱵᱟᱰᱟᱭᱚᱜ ᱪᱮᱫᱟᱜ ᱥᱮ ᱟᱵᱚ ᱠᱚ ᱡᱚᱠᱷᱚᱱ ᱠᱟᱥᱴ ᱵᱚᱱ ᱧᱮᱞᱟ ᱵᱟᱵᱚᱱ ᱵᱩᱡᱷᱟᱹᱣᱟ ᱡᱮ ᱱᱩᱭ ᱫᱚ ᱪᱤᱞᱤ ᱠᱟᱥᱴ ᱨᱮᱱ ᱠᱟᱱᱟᱭ ᱛᱚ ᱟᱵᱚ ᱢᱚᱫᱽᱫᱷᱮ ᱡᱟᱦᱟᱸ ᱪᱚᱞᱞᱤᱥ ᱴᱤ ᱥᱟᱵ ᱠᱟᱥᱴ ᱢᱮᱱᱟᱜ ᱵᱚᱱᱟ ᱱᱚᱣᱟ ᱢᱟ ᱢᱤᱫᱴᱮᱱ ᱯᱨᱳᱜᱨᱟᱢ ᱵᱚᱱ ᱫᱚᱦᱚ ᱠᱮᱫ ᱡᱮ ᱟᱵᱚ ᱢᱚᱫᱽᱫᱷᱮ ᱠᱳᱱᱳ ᱠᱟᱞᱪᱟᱨᱟᱞ ᱯᱨᱳᱜᱨᱟᱢ ᱵᱚᱱ ᱫᱚᱦᱚᱭ ᱢᱟ ᱡᱟᱛᱮ ᱟᱵᱚᱣᱟᱜ ᱠᱚᱢᱤউনিᱠᱮᱥᱚᱱ ᱢᱚᱡᱚᱜ ᱡᱩᱫᱤ ᱱᱚᱝᱠᱟ ᱞᱮᱱ ᱠᱷᱟᱡ ᱫᱚ ᱯᱟᱥᱮᱡ ᱦᱟᱯᱮᱱ ᱫᱤᱱ ᱟᱵᱚᱣᱟᱜ ᱞᱟᱹᱲᱦᱟᱹᱭ ᱨᱮ ᱟᱨᱦᱚᱸ ᱰᱟᱦᱟᱨ ᱢᱚᱡᱚᱜ ᱛᱟᱵᱚ ᱩᱯᱨᱩᱢ ᱤᱧ ᱫᱚ ᱵᱟᱯᱤ ᱥᱚᱨᱮᱱ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱢᱚᱦᱚᱞ ᱨᱮᱱ ᱯᱚᱱᱚᱛ ᱡᱚᱜᱚᱛ